ᱡᱟᱹᱥᱛᱤ ᱵᱟᱝ ᱵᱤᱞᱚᱢ ᱠᱟᱛᱮ ᱛᱮᱦᱮᱧᱟᱜ ᱵᱞᱚᱜ ᱦᱤᱱᱰᱟᱨ ᱦᱚᱸ ᱱᱚᱰᱮ ᱠᱷᱚᱱᱟᱜ ᱜᱮᱵᱚ ᱮᱦᱚᱵ ᱩᱛᱟᱹᱨ ᱠᱟᱜᱼᱟ ᱫᱮᱞᱟ ᱵᱚᱱ ᱛᱚᱵᱮ ᱛᱚᱵᱮ ᱱᱤᱛᱚᱜ ᱫᱚ ᱱᱚᱣᱟ ᱵᱚ ᱠᱷᱩᱞᱟᱹᱭᱟ ᱟᱨ ᱵᱚ ᱧᱮᱞᱟ ᱱᱚᱣᱟ ᱵᱷᱤᱛᱟᱹᱨ ᱨᱮ ᱪᱮᱫ ᱠᱚ ᱢᱮᱱᱟᱜᱼᱟ ᱧᱮᱞ ᱛᱟᱢᱟ ᱟᱹᱰᱤ ᱪᱚᱨᱚᱠ ᱧᱮᱞᱚᱜ ᱠᱟᱱᱟ ᱱᱟᱥᱮᱱᱟᱜ ᱧᱮᱞ ᱧᱚᱜ ᱯᱮ ᱢᱟᱲᱟᱝ ᱱᱚᱜᱼᱚᱭ ᱣᱟᱨᱞᱮᱥ ᱢᱟᱭᱠᱨᱳᱯᱷᱳᱱ ᱵᱮᱴᱨᱤ ᱥᱚᱭ ᱯᱟᱨᱥᱮᱱᱴ ᱪᱟᱨᱡᱽ ᱢᱮᱱᱟᱜᱼᱟ ᱱᱚᱣᱟ ᱪᱮᱫ ᱪᱚᱝ ᱴᱩ ᱯᱚᱭᱮᱱᱴ ᱯᱷᱳᱨ ᱡᱤ ᱯᱨᱤᱢᱤᱭᱟᱢ ᱠᱳᱣᱟᱞᱤᱴᱤ ᱟᱨ ᱱᱚᱛᱮ ᱱᱚᱝᱠᱟ ᱯᱷᱮᱥᱤᱞᱤᱴᱤ ᱦᱳᱭ ᱢᱮᱱ ᱫᱚ ᱱᱚᱣᱟ ᱵᱷᱤᱛᱟᱨ ᱨᱮ ᱱᱚᱜᱼᱚ ᱠᱚ ᱢᱮᱱᱟᱜᱼᱟ ᱯᱟᱞᱮᱫ ᱟᱨ ᱯᱷᱳᱨ ᱴᱟᱭᱤᱯ ᱥᱤ ᱪᱟᱨᱡᱟᱨ ᱯᱟᱞᱮᱫ ᱟᱭᱯᱷᱳᱱ ᱨᱮᱦᱚᱸᱢ ᱞᱟᱜᱟᱣ ᱫᱟᱲᱮᱭᱟᱜᱼᱟ ᱟᱨ ᱱᱚᱛᱮ ᱠᱤᱪᱷᱩ ᱱᱚᱜᱼᱚ ᱱᱚᱝᱠᱟ ᱮᱢ ᱟᱠᱟᱜᱼᱟ ᱠᱩᱲᱤ ᱢᱤᱴᱟᱨ ᱦᱟᱹᱨᱤᱡ ᱨᱮᱧᱡᱽ ᱢᱮᱱᱟᱜᱼᱟ ᱠᱞᱤᱭᱚᱨ ᱥᱟᱣᱩᱱᱰ ᱪᱮᱫ ᱠᱚᱪᱚᱭ ᱚᱞ ᱟᱠᱟᱜᱼᱟ ᱦᱟᱭ ᱥᱮᱱᱥᱤᱵᱤᱴᱤ ᱟᱨ ᱱᱚᱛᱮ ᱱᱚᱜᱼᱚᱭ ᱯᱟᱲᱦᱟᱣ ᱯᱮ ᱛᱟᱵᱚᱱ ᱟᱯᱮ ᱛᱮᱜᱮ ᱟᱵᱚ ᱢᱟ ᱡᱟᱹᱥᱛᱤ ᱵᱚ ᱯᱟᱲᱦᱟᱣ ᱫᱟᱲᱮᱭᱟᱜᱼᱟ ᱤᱝᱞᱤᱥ ᱢᱟ ᱢᱩᱨᱩ ᱠᱮᱝᱜᱽᱨᱟᱝ ᱦᱚᱲ ᱫᱚ ᱛᱚ ᱫᱮᱞᱟ ᱵᱚ ᱡᱟᱹᱥᱛᱤ ᱵᱟᱝ ᱵᱤᱞᱚᱢ ᱠᱟᱛᱮᱫ ᱱᱤᱛᱚᱜ ᱫᱚ ᱱᱚᱣᱟ ᱵᱚ ᱚᱱᱵᱚᱠᱥᱤᱝ ᱞᱮᱜᱮ ᱱᱤᱛᱚᱜ ᱫᱚ ᱚᱱᱟ ᱠᱚ ᱠᱷᱩᱞᱟᱹᱭᱟ ᱪᱮᱫ ᱞᱮᱠᱟ ᱧᱮᱞᱚᱜ ᱠᱟᱱᱟ ᱧᱮᱞ ᱡᱚᱝ ᱠᱚ ᱪᱚᱨᱚᱠ ᱜᱮ ᱟᱫᱚ ᱱᱟᱥᱮᱱᱟᱜ ᱥᱴᱟᱨᱴ ᱠᱚᱧ ᱵᱟᱹᱱᱩᱜᱼᱟ ᱥᱮ ᱮᱱᱠᱷᱟᱱ ᱢᱤᱫᱴᱟᱝ ᱚᱱᱠᱟ ᱫᱮᱥᱤ ᱡᱩᱜᱟᱲ ᱞᱟᱜᱟᱣ ᱛᱮ ᱢᱳᱵᱟᱭᱤᱞᱤᱧ ᱫᱚᱦᱚ ᱟᱠᱟᱫᱼᱟ ᱟᱨᱤᱧ ᱴᱨᱟᱦᱟᱣ ᱦᱚᱪᱚ ᱟᱠᱟᱫᱼᱟ ᱚᱱᱠᱟ ᱜᱮ ᱪᱮᱫ ᱞᱮᱠᱟ ᱠᱷᱩᱞᱟᱹᱜᱼᱟ ᱱᱚᱣᱟ ᱫᱚ ᱱᱚᱣᱟ ᱫᱚ ᱦᱩᱭᱩᱜ ᱠᱟᱱᱟ ᱡᱩᱨᱤ ᱱᱚᱣᱟ ᱨᱮᱱᱟᱜ ᱡᱟᱦᱟᱸ ᱞᱮᱠᱟ ᱜᱮ ᱚᱨᱛᱩᱫ ᱠᱟᱛᱮ ᱵᱚ ᱵᱷᱩᱠᱲᱚ ᱠᱟᱭ ᱛᱟᱨᱯᱚᱨᱮ ᱚᱱᱟ ᱵᱷᱤᱛᱟᱹᱨ ᱢᱤᱫᱴᱟᱝ ᱢᱟᱱᱮ ᱵᱚᱠᱥ ᱧᱟᱢᱚᱜ ᱠᱟᱱᱟ ᱫᱚᱦᱚ ᱞᱟᱹᱜᱤᱫ ᱵᱚ ᱟᱨ ᱪᱮᱫ ᱠᱚ ᱧᱟᱢᱚᱜ ᱠᱟᱱᱟ ᱚᱱᱟ ᱠᱚ ᱧᱮᱞ ᱞᱟᱹᱜᱤᱫ ᱵᱚᱠᱥ ᱥᱟᱶᱛᱮ ᱱᱚᱰᱮ ᱱᱚᱜᱼᱚᱭ ᱴᱟᱭᱤᱯ ᱥᱤ ᱠᱷᱚᱱ ᱢᱟᱨᱮ ᱟᱭᱯᱷᱳᱱ ᱞᱟᱹᱜᱤᱫ ᱢᱟᱨᱮ ᱢᱚᱰᱮᱞ ᱚᱪᱚᱜ ᱵᱟᱪᱚ ᱵᱟᱝ ᱟᱠᱟᱱ ᱠᱮᱴᱮᱡ ᱜᱮ ᱛᱟᱦᱮᱱᱟ ᱟᱨ ᱱᱚᱣᱟ ᱵᱷᱤᱛᱟᱹᱨ ᱨᱮ ᱪᱮᱫ ᱪᱚ ᱢᱮᱱᱟᱜᱼᱟ ᱢᱤᱫᱴᱟᱝ

ᱢᱟᱱᱮ ᱵᱟᱨᱭᱟ ᱱᱟᱦᱟᱜ ᱵᱟᱨᱭᱟ ᱛᱟᱵᱚ ᱵᱚᱠᱥ ᱠᱤᱪᱷᱩ ᱱᱚᱝᱠᱟ ᱡᱚᱛᱚᱧ ᱚᱰᱚᱠ ᱪᱟᱵᱟ ᱠᱮᱜᱼᱟ ᱟᱨ ᱵᱷᱤᱛᱟᱹᱨ ᱪᱮᱫ ᱦᱚᱸ ᱵᱟᱹᱱᱩᱜᱼᱟ ᱟᱫᱚ ᱚᱱᱟ ᱫᱚ ᱡᱩᱞᱩᱜᱼᱟ ᱪᱮᱫ ᱞᱮᱠᱟ ᱥᱮ ᱪᱟᱨᱡᱽ ᱵᱟᱹᱱᱩᱜᱼᱟ ᱯᱟᱥᱮᱡ ᱪᱟᱨᱡᱽ ᱵᱤᱲᱟᱹᱣ ᱟᱵᱚᱱ ᱦᱟᱸᱜ ᱯᱟᱞᱮ ᱜᱟᱱᱚᱜ ᱜᱮᱭᱟ ᱱᱤᱛᱚᱜ ᱫᱚ ᱱᱚᱣᱟ ᱵᱚ ᱤᱭᱩᱡᱽ ᱵᱤᱰᱟᱹᱣᱟ ᱢᱳᱵᱟᱭᱤᱞ ᱨᱮ ᱠᱚᱱᱮᱠᱴ ᱠᱟᱛᱮ ᱱᱚᱣᱟ ᱛᱮ ᱵᱷᱤᱰᱤᱭᱳ ᱵᱚ ᱵᱮᱱᱟᱣ ᱵᱤᱰᱟᱹᱣᱟ ᱪᱮᱫ ᱞᱮᱠᱟ ᱱᱚᱣᱟ ᱨᱮᱱᱟᱜ ᱠᱣᱟᱞᱤᱴᱤ ᱟᱸᱡᱚᱢᱚᱜ ᱠᱟᱱᱟ ᱟᱨ ᱠᱚᱢᱮᱱᱴ ᱠᱟᱛᱮ ᱱᱤᱭᱟᱹ ᱛᱮᱯᱮ ᱞᱟᱹᱭᱟᱹᱧᱟ ᱪᱮᱫ ᱞᱮᱠᱟ ᱟᱸᱡᱚᱢᱚᱜ ᱠᱟᱱᱟ ᱠᱣᱟᱞᱤᱴᱤ ᱱᱤᱛᱚᱜᱟᱜ ᱪᱮᱫ ᱞᱮᱠᱟ ᱟᱸᱡᱚᱢᱚᱜ ᱠᱟᱱᱟ ᱟᱨ ᱱᱤᱭᱟᱹ ᱛᱟᱭᱱᱚᱢ ᱦᱟᱸᱜ ᱡᱟᱦᱟᱸ ᱯᱮ ᱧᱮᱞᱟ ᱱᱚᱣᱟ ᱨᱮᱱᱟᱜ ᱟᱲᱟᱝ ᱚᱱᱟ ᱪᱮᱫ ᱞᱮᱠᱟ ᱟᱸᱡᱚᱢᱚᱜ ᱠᱟᱱᱟ ᱠᱤᱱᱛᱩ ᱢᱟᱲᱟᱝ ᱪᱮᱠ ᱯᱟᱲᱟᱜᱼᱟ ᱪᱟᱨᱡᱽ ᱢᱮᱱᱟᱜᱼᱟ ᱥᱮ ᱵᱟᱝᱟ ᱪᱮᱫ ᱞᱮᱠᱟ ᱚᱱᱟ ᱚᱱᱟ ᱵᱟᱹᱧ ᱵᱟᱲᱟᱭᱟ ᱦᱟᱸᱜ ᱤᱧ ᱫᱚ ᱱᱚᱣᱟ ᱫᱚ ᱯᱟᱞᱮ ᱵᱚᱴᱚᱢ ᱢᱮᱱᱟᱜᱼᱟ ᱱᱚᱣᱟ ᱥᱟᱥᱟᱝ ᱜᱮ ᱱᱚᱣᱟ ᱫᱚ ᱯᱟᱞᱮ ᱵᱟᱹᱱᱩᱜᱼᱟ ᱟᱫᱚ ᱞᱟᱭᱤᱴ ᱠᱚ ᱚᱠᱟᱨᱮ ᱡᱩᱞᱩᱜᱼᱟ ᱪᱮ ᱵᱟᱝ ᱡᱩᱞᱩᱜ ᱠᱟᱱᱟ ᱚᱱᱟ ᱵᱤᱞᱤᱫ ᱵᱤᱞᱤᱫ ᱵᱤᱞᱤᱫ ᱵᱤᱞᱤᱫ ᱡᱩᱞᱩᱜ ᱠᱟᱱᱟ ᱱᱚᱜᱼᱚᱭ ᱮᱱᱠᱷᱟᱱ ᱚᱱ ᱮᱱ ᱜᱮᱭᱟ ᱟᱫᱚ ᱵᱚ ᱠᱚᱱᱮᱠᱴ ᱵᱤᱰᱟᱹᱣ ᱞᱮᱠᱷᱟᱱ ᱢᱟᱲᱟᱝ ᱵᱚᱱ ᱦᱟᱛᱟᱲ ᱠᱟᱜ ᱠᱟᱹᱱᱟᱹᱧ ᱱᱤᱛᱚᱜ ᱫᱚ ᱢᱟᱲᱟᱝ ᱫᱚ ᱞᱟᱜᱟᱣ ᱜᱤᱰᱤ ᱵᱟᱝ ᱱᱚᱣᱟ ᱨᱚᱜ ᱠᱟᱛᱮ ᱢᱤᱫᱴᱟᱝ ᱵᱚᱱ ᱨᱚᱜ ᱠᱮᱜᱼᱟ ᱪᱮᱫ ᱞᱮᱠᱟ ᱞᱟᱜᱟᱜᱼᱟ ᱱᱚᱣᱟ ᱚᱱᱮ ᱞᱟᱹᱭ ᱟᱯᱮᱭᱟ ᱱᱚᱣᱟ ᱠᱞᱤᱠ ᱴᱷᱟᱹᱣᱠᱟᱹ ᱢᱤᱫᱴᱟᱝ ᱞᱟᱜᱟᱣ ᱠᱟᱱᱟ ᱞᱟᱜᱟ ᱫᱚ ᱟᱨ ᱱᱚᱝᱠᱟ ᱦᱚᱸ ᱴᱷᱟᱹᱣᱠᱟᱹ ᱡᱟᱦᱟᱸ ᱨᱮ ᱱᱚᱝᱠᱟᱢ ᱧᱩᱨ ᱠᱮᱫ ᱱᱚᱣᱟ ᱨᱮᱜᱮ ᱪᱟᱵᱟᱭᱮᱱᱟ

ᱡᱩᱞᱩᱜ ᱠᱟᱱᱟ ᱧᱮᱞ ᱢᱮ ᱛᱚ ᱱᱤᱛᱚᱜ ᱫᱚ ᱱᱚᱣᱟ ᱨᱤᱥᱤᱵᱷᱚᱨ ᱢᱳᱵᱟᱭᱤᱞ ᱨᱮ ᱞᱟᱜᱟᱣ ᱯᱟᱲᱟᱜᱼᱟ ᱟᱨ ᱱᱚᱣᱟ ᱨᱮᱱᱟᱜ ᱟᱲᱟᱝ ᱤᱧ ᱟᱸᱡᱚᱢ ᱟᱯᱮᱭᱟ ᱪᱮᱫ ᱞᱮᱠᱟ ᱟᱸᱡᱚᱢᱚᱜ ᱠᱟᱱᱟ ᱫᱮᱞᱟ ᱛᱚᱵᱮ ᱱᱤᱛᱚᱜ ᱫᱚ ᱱᱟᱦᱟᱜ ᱤᱧ ᱞᱟᱜᱟᱣ ᱟᱠᱟᱫ ᱛᱟᱵᱚᱱ ᱱᱚᱣᱟ ᱢᱟᱭᱤᱠ ᱱᱚᱜᱼᱚᱭ ᱟᱨ ᱨᱤᱥᱤᱵᱷᱟᱨ ᱦᱚᱸ ᱯᱷᱳᱱ ᱤᱧ ᱞᱟᱜᱟᱣ ᱟᱠᱟᱫᱼᱟ ᱟᱨ ᱚᱱᱟ ᱢᱟ ᱵᱟᱹᱧ ᱫᱮᱠᱷᱟᱣ ᱫᱟᱲᱮᱭᱟᱫ ᱯᱮᱭᱟ ᱪᱤᱠᱟᱛᱮ ᱯᱷᱳᱱ ᱛᱤᱧ ᱢᱤᱫᱴᱟᱝ ᱜᱮᱭᱟ ᱤᱧᱟᱹᱜ ᱡᱩᱫᱤ ᱱᱚᱸᱰᱮᱧ ᱞᱟᱜᱟᱣᱟ ᱟᱨ ᱤᱧ ᱫᱮᱠᱷᱟᱣ ᱯᱮᱭᱟ ᱪᱮᱫ ᱞᱮᱠᱟ ᱚᱱᱟ ᱦᱩᱭᱱᱟ ᱟᱥᱚᱞ ᱠᱟᱛᱷᱟ ᱟᱫᱚ ᱟᱲᱟᱝ ᱨᱮᱦᱚᱸ ᱟᱸᱡᱚᱢ ᱠᱟᱜ ᱯᱮ ᱪᱮᱫ ᱞᱮᱠᱟ ᱟᱸᱡᱚᱢᱚᱜ ᱠᱟᱱᱟ ᱦᱮᱞᱳ ᱦᱮᱞᱳ ᱱᱚᱣᱟ ᱨᱮ ᱱᱚᱭᱮᱡᱽ ᱠᱮᱱᱥᱮᱞᱮᱥᱚᱱ ᱦᱚᱸ ᱮᱢ ᱟᱠᱟᱫᱼᱟ ᱟᱫᱚ ᱩᱱᱟᱹᱜ ᱥᱤᱥᱴᱮᱢᱮᱴᱤᱠ ᱤᱧ ᱵᱟᱹᱧ ᱪᱮᱫ ᱟᱠᱟᱫᱼᱟ ᱪᱮᱫ ᱞᱮᱠᱟ ᱱᱚᱣᱟ ᱚᱛᱟ ᱯᱟᱲᱟᱜᱼᱟ ᱚᱠᱟ ᱞᱮᱠᱟ ᱥᱮ ᱪᱮᱫ ᱞᱮᱠᱟ ᱚᱱᱟ ᱥᱤᱥᱴᱮᱢ ᱩᱱᱟᱹᱜ ᱵᱚᱱ ᱪᱮᱫ ᱟᱠᱟᱫᱼᱟ ᱟᱫᱚ ᱱᱤᱭᱟᱹ ᱯᱚᱨᱮ ᱱᱟᱦᱟᱜ ᱡᱟᱦᱟᱸ ᱵᱞᱚᱜ ᱠᱚ ᱦᱤᱡᱩᱜᱼᱟ ᱚᱱᱟ ᱠᱚᱨᱮ ᱯᱮ ᱵᱟᱲᱟᱭ ᱫᱟᱲᱮᱭᱟᱜᱼᱟ ᱱᱟᱦᱟᱜ ᱟᱨ ᱯᱮ ᱟᱸᱡᱚᱢ ᱫᱟᱲᱮᱭᱟᱜᱼᱟ ᱛᱤᱱᱟᱹᱜ ᱪᱮᱫ ᱞᱮᱠᱟ ᱱᱚᱭᱡᱮ ᱠᱮᱱᱥᱮᱞ ᱫᱟᱲᱮᱭᱟᱜ ᱠᱟᱱᱟ ᱢᱮᱱᱫᱚ ᱢᱚᱱᱮ ᱠᱚᱨᱚ ᱵᱷᱤᱲ ᱡᱟᱭᱜᱟ ᱠᱚᱨᱮ ᱢᱮᱱᱟᱢᱟ ᱚᱱᱟ ᱠᱟᱞᱠᱟᱞᱟᱣ ᱠᱚ ᱵᱟᱝ ᱟᱸᱡᱚᱢ ᱠᱟᱛᱮ ᱴᱷᱟᱹᱣᱠᱟᱹ ᱤᱧ ᱡᱟᱦᱟᱸᱧ ᱨᱚᱲᱟ ᱚᱱᱟ ᱥᱩᱢᱩᱝ ᱜᱮ ᱨᱮᱠᱚᱨᱰᱚᱜᱼᱟ ᱟᱫᱚ ᱚᱱᱟ ᱥᱤᱥᱴᱮᱢ ᱦᱚᱸ ᱱᱚᱣᱟ ᱨᱮ ᱢᱮᱱᱟᱜ ᱟᱠᱟᱫᱼᱟ ᱱᱟᱦᱟᱜ ᱛᱚ ᱛᱤᱱᱟᱹᱜ ᱪᱮᱫ ᱞᱮᱠᱟᱭ ᱠᱟᱹᱢᱤ ᱠᱟᱱᱟ ᱚᱱᱟ ᱫᱚ ᱱᱟᱦᱟᱜ ᱤᱭᱩᱡᱽ ᱞᱮ ᱮᱱᱟᱝ ᱜᱮ ᱴᱷᱤᱠᱟᱹᱜᱼᱟ ᱟᱨ ᱱᱚᱣᱟ ᱨᱮᱱᱟᱜ ᱫᱟᱢ ᱫᱚ ᱱᱟᱜ ᱛᱟᱵᱚᱱ ᱞᱟᱹᱭ ᱛᱟᱨᱟ ᱟᱯᱮᱭᱟᱹᱧ ᱱᱟᱜ ᱯᱟᱞᱮ ᱟᱹᱰᱤ ᱦᱚᱲ ᱯᱮ ᱢᱮᱱᱮᱫ ᱜᱮᱭᱟ ᱠᱷᱟᱹᱞᱤ ᱫᱮᱠᱷᱟᱣ ᱜᱮ ᱫᱮᱠᱷᱟᱣᱟᱫ ᱞᱮᱭᱟᱭ ᱛᱤᱱᱟᱹᱜ ᱴᱟᱠᱟ ᱛᱮ ᱦᱟᱛᱟᱣ ᱠᱮᱜᱼᱟᱭ ᱚᱱᱟ ᱫᱚ ᱵᱟᱭ ᱞᱟᱹᱭᱟᱫ ᱞᱮᱭᱟ ᱟᱫᱚ ᱚᱯᱷᱞᱟᱭᱤᱱ ᱨᱮᱴ ᱫᱚ ᱚᱞ ᱟᱠᱟᱱᱟ ᱪᱮ ᱵᱟᱝᱟ ᱱᱚᱣᱟ ᱩᱱᱟᱹᱜ ᱦᱟᱸᱰᱮ ᱠᱷᱩᱲᱳ ᱨᱮᱦᱚᱸ ᱵᱟᱹᱧ ᱧᱮᱞ ᱞᱟᱜᱼᱟ ᱟᱨ ᱟᱨ ᱢᱤᱫᱴᱟᱝ ᱠᱷᱩᱲᱳ ᱨᱮ ᱦᱳ ᱡᱟᱦᱟᱸ ᱠᱟᱱ ᱜᱮ ᱱᱚᱣᱟ ᱫᱚ ᱯᱷᱞᱤᱯᱠᱟᱨᱴ ᱛᱮ ᱤᱧ ᱫᱩᱧ ᱚᱰᱟᱨ ᱞᱟᱜᱼᱟ ᱱᱟᱜ ᱛᱟᱵᱚᱱ ᱯᱷᱞᱤᱯᱠᱟᱨᱴ ᱨᱮ ᱯᱟᱲᱟᱣᱮᱱᱟ ᱥᱟᱲᱮ ᱥᱟᱛᱥᱚ ᱴᱟᱠᱟ ᱟᱨ ᱥᱮᱬᱟ ᱥᱮᱬᱟ ᱤᱭᱩᱴᱩᱵᱟᱨ ᱠᱚ ᱡᱟᱦᱟᱸ ᱠᱚ ᱤᱭᱩᱡᱮᱜᱼᱟ ᱛᱟᱵᱚᱱ ᱚᱱᱟ ᱫᱚ ᱯᱚᱱᱨᱚ ᱦᱟᱡᱟᱨ ᱥᱳᱞᱳ ᱦᱟᱡᱟᱨ ᱴᱟᱠᱟ ᱚᱱᱠᱟ ᱯᱟᱲᱟᱣ ᱠᱟᱱᱟ ᱤᱧ ᱦᱚᱸᱧ ᱧᱮᱞ ᱵᱟᱲᱟᱭᱮᱫ ᱛᱟᱦᱮᱸᱫ ᱜᱮ ᱟᱫᱚ ᱟᱵᱚᱣᱟᱜ ᱫᱚ ᱚᱠᱟᱛ ᱵᱟᱦᱨᱮ ᱠᱟᱱᱟ ᱚᱱᱟ ᱠᱚᱫᱚ ᱚᱱᱟ ᱠᱷᱟᱹᱛᱤᱨ ᱛᱮ ᱟᱵᱚ ᱫᱚ ᱠᱚᱢ ᱥᱚᱢ ᱛᱮᱵᱚ ᱪᱟᱞᱟᱜᱼᱟ ᱢᱟᱲᱟᱝ ᱵᱚᱱ ᱧᱮᱞ ᱞᱮᱜᱮ ᱱᱚᱣᱟ ᱪᱮᱫ ᱞᱮᱠᱟᱭ ᱠᱟᱹᱢᱤ ᱠᱟᱱᱟ ᱟᱫᱚ ᱱᱟᱦᱟᱜ ᱢᱟᱲᱟᱝ ᱢᱟᱲᱟᱝ ᱥᱮᱫ ᱠᱚ ᱡᱩᱫᱤ ᱟᱯᱮ ᱠᱚᱣᱟᱜ ᱫᱟᱭᱟ ᱫᱩᱞᱟᱹᱲ ᱟᱞᱮ ᱪᱮᱛᱟᱱ ᱨᱮ ᱱᱚᱝᱠᱟ ᱜᱮ ᱛᱟᱦᱮᱱᱟ ᱮᱱᱠᱷᱟᱱ ᱦᱳᱭᱛᱚ ᱢᱤᱫ ᱫᱤᱱ ᱦᱤᱞᱳᱜ ᱤᱧ ᱦᱚᱸ ᱚᱱᱟ ᱢᱟᱭᱤᱠ ᱤᱧ ᱦᱟᱛᱟᱣ ᱫᱟᱲᱮᱭᱟᱜ ᱜᱮᱭᱟ ᱛᱚ ᱛᱮᱦᱮᱧ ᱞᱟᱹᱜᱤᱫ ᱫᱚ ᱤᱱᱠᱟᱹ ᱜᱮ ᱡᱩᱫᱤ ᱵᱷᱤᱰᱤᱭᱳ ᱠᱚ ᱛᱟᱵᱚᱱ ᱯᱮ ᱠᱩᱥᱤᱭᱟᱜᱼᱟ ᱮᱱᱠᱷᱟᱱ ᱢᱤᱢᱤᱫᱴᱟᱝ ᱞᱟᱭᱤᱠ ᱱᱤᱦᱟᱹᱛᱤ ᱮᱢ ᱢᱟ ᱟᱨ ᱱᱟᱣᱟ ᱯᱮᱲᱟ ᱠᱚᱫᱚ ᱡᱮᱢᱚᱱ ᱪᱮᱱᱮᱞ ᱦᱚᱸᱵᱚ ᱥᱟᱵᱥᱠᱨᱟᱭᱤᱵ ᱛᱚᱨᱟ ᱠᱟᱜᱼᱟ ᱢᱟ ᱛᱚᱵᱮ ᱠᱷᱚᱱ ᱢᱟ ᱛᱚᱵᱮ ᱠᱷᱟᱱ ᱜᱟᱛᱮ ᱠᱚ ᱛᱟᱦᱮᱱ ᱠᱟᱹᱱᱟᱹᱧ ᱡᱚᱦᱟᱨ